ᱡᱚᱦᱟᱨ ᱜᱮ ᱜᱟᱛᱮ ᱠᱚ ᱟᱨ ᱱᱤᱛᱚᱜ ᱟᱞᱮ ᱞᱮ ᱥᱮᱴᱮᱨᱮᱱᱟ ᱞᱩᱜᱩ ᱵᱩᱨᱩ ᱜᱷᱟᱱᱴᱟ ᱵᱟᱲᱤ ᱛᱮ ᱫᱷᱚᱨᱚᱢ ᱜᱟᱲ ᱞᱩᱜᱩ ᱵᱩᱨᱩ ᱯᱩᱦᱩ ᱞᱮᱠᱟ ᱦᱚᱲ ᱠᱚ ᱨᱮᱞᱟᱣ ᱟᱠᱟᱱᱟ ᱠᱚ ᱟᱹᱰᱤ ᱥᱟᱸᱜᱮ ᱜᱮ ᱟᱨ ᱟᱞᱮ ᱦᱚᱸᱞᱮ ᱨᱮᱞᱟᱣ ᱥᱮᱴᱮᱨ ᱟᱠᱟᱱᱟ ᱜᱚᱰ ᱡᱚᱦᱟᱨᱚᱜ ᱞᱟᱹᱜᱤᱫ ᱛᱮ ᱨᱮᱱᱟ ᱵᱚᱱ ᱚᱸᱰᱮ ᱵᱚᱱ ᱩᱢ ᱵᱟᱲᱟ ᱧᱚᱜᱚᱜᱼᱟ ᱨᱮᱭᱟᱲ ᱯᱷᱚᱨᱪᱟ ᱠᱟᱛᱮ ᱟᱨ ᱵᱚᱱ ᱟᱨ ᱵᱚᱱ ᱵᱚᱸᱜᱟ ᱵᱩᱨᱩᱭᱟ ᱵᱚᱸᱜᱟ ᱵᱩᱨᱩ ᱧᱚᱜᱟ ᱦᱳᱭ ᱧᱮᱞ ᱧᱚᱜᱟ ᱦᱳᱭ

ᱠᱟᱱᱟ ᱱᱩᱱᱟᱹᱜ ᱟᱵᱚ ᱦᱚᱲ ᱠᱚᱠᱚ ᱦᱮᱡ ᱟᱠᱟᱱᱟ ᱠᱚ ᱵᱚᱸᱜᱟ ᱵᱩᱨᱩ ᱞᱟᱹᱜᱤᱫ ᱛᱮ ᱫᱷᱤᱨᱤ ᱫᱚᱞᱟᱱ ᱛᱮ ᱡᱟᱦᱟᱸᱭ ᱠᱚᱠᱚ ᱨᱟᱠᱟᱵ ᱞᱮᱱᱟ ᱦᱚᱞᱟ ᱧᱤᱫᱟᱹ ᱨᱮ ᱵᱚᱸᱜᱟ ᱵᱩᱨᱩ ᱠᱟᱛᱮ ᱱᱚᱜᱼᱚᱭ ᱠᱚ ᱟᱬᱜᱚᱱ ᱠᱟᱱᱟ ᱟᱨ ᱟᱬᱜᱚ ᱠᱟᱛᱮ ᱱᱤᱛᱚᱝ ᱱᱚᱣᱟ ᱡᱷᱟᱨᱱᱟ ᱨᱮ ᱫᱟᱜ ᱫᱟᱹᱛᱟᱹᱱᱤᱜ ᱠᱟᱱᱟ ᱠᱚ ᱟᱨ ᱨᱮᱭᱟᱲ ᱵᱟᱲᱟ ᱯᱷᱟᱨᱪᱟᱜ ᱠᱟᱱᱟ ᱠᱚ ᱱᱤᱛᱚᱝ ᱟᱨ ᱱᱚᱰᱮ ᱡᱚᱢ ᱠᱚᱦᱚᱸ ᱧᱟᱢᱚᱜ ᱠᱟᱱᱟ ᱥᱚᱲᱮ ᱠᱚᱠᱚ ᱮᱢᱚᱜ ᱠᱟᱱᱟ ᱱᱚᱣᱟ ᱥᱚᱨᱠᱟᱨ ᱯᱟᱦᱴᱟ ᱥᱮᱱ ᱠᱷᱚᱱᱟᱜ ᱟᱨ ᱟᱹᱰᱤ ᱥᱟᱸᱜᱮ ᱜᱮ ᱱᱮᱥ ᱫᱚᱠᱚ ᱦᱮᱡ ᱥᱮᱴᱮᱨ ᱟᱠᱟᱱᱟ ᱜᱚᱴᱟ ᱫᱤᱥᱚᱢ ᱥᱮᱱ ᱠᱷᱚᱱ ᱜᱮ ᱟᱹᱰᱤ ᱜᱮ ᱵᱷᱤᱲᱟ ᱪᱮᱫᱟᱜ ᱥᱮ ᱠᱚᱨᱳᱱᱟ ᱛᱟᱭᱚᱢ ᱱᱤᱭᱟᱹ ᱥᱮᱨᱢᱟ ᱮᱱᱟᱝ ᱥᱚᱨᱠᱟᱨ ᱥᱮᱱ ᱠᱷᱚᱱᱟᱜ ᱱᱩᱱᱟᱹᱜ ᱥᱟᱸᱜᱮ ᱡᱟᱣᱨᱟ ᱨᱮᱭᱟᱜ ᱫᱟᱣᱮ ᱮᱢ ᱟᱠᱟᱫ ᱵᱚᱱᱟ ᱚᱱᱟ ᱞᱟᱹᱜᱤᱫ ᱛᱮ ᱟᱨ ᱱᱚᱣᱟ ᱠᱷᱚᱱ ᱢᱟᱲᱟᱝ ᱥᱮᱨᱢᱟ ᱫᱚ ᱱᱩᱱᱟᱹᱜ ᱵᱷᱤᱲ ᱫᱚ ᱵᱟᱝ ᱛᱟᱦᱮᱸ ᱞᱮᱱ ᱛᱟᱦᱮᱸ ᱠᱟᱱᱟ ᱢᱮᱱᱠᱷᱟᱱ ᱱᱮᱥ ᱫᱚ ᱟᱹᱰᱤ ᱰᱷᱮᱨ ᱜᱮ ᱵᱷᱤᱲ ᱟᱠᱟᱱᱟ ᱟᱨ ᱡᱟᱭᱜᱟ ᱠᱚᱦᱚᱸ ᱮᱠᱫᱚᱢ ᱵᱟᱝ ᱧᱟᱢᱚᱜ ᱠᱟᱱᱟ ᱢᱮᱱᱠᱷᱟᱱ ᱟᱵᱚ ᱞᱟᱹᱜᱤᱫ ᱛᱮ ᱟᱹᱰᱤ ᱢᱟᱨᱟᱝ ᱫᱤᱱ ᱠᱟᱱᱟ ᱛᱮᱦᱮᱧ ᱥᱚᱦᱚᱨᱟᱭ ᱵᱚᱸᱜᱟ ᱠᱩᱱᱟᱹᱢᱤ ᱨᱮ ᱜᱚᱴᱟ ᱡᱮᱜᱮᱛ ᱡᱟᱠᱟᱛ ᱥᱟᱱᱛᱟᱲ ᱦᱚᱯᱚᱱ ᱥᱟᱨᱱᱟ ᱫᱷᱚᱨᱚᱢᱟᱱ ᱦᱚᱲ ᱱᱚᱰᱮ ᱵᱚᱱ ᱥᱮᱴᱮᱨᱚᱜ ᱠᱟᱱᱟ ᱟᱨ ᱵᱚᱸᱜᱟ ᱵᱳᱨᱳ ᱴᱷᱮᱱ ᱢᱤᱫ ᱛᱮᱵᱚᱱ ᱜᱚᱰ ᱡᱚᱦᱟᱨᱚᱜ ᱠᱟᱱᱛᱮ ᱟᱵᱚᱣᱟᱜ ᱥᱩᱠ ᱡᱤᱭᱚᱱ ᱱᱤᱨᱟᱹᱭ ᱞᱟᱹᱜᱤᱫ ᱛᱮ ᱵᱚᱱ ᱱᱮᱦᱚᱨ ᱡᱚᱦᱟᱨᱚᱜ ᱠᱟᱱᱟ ᱡᱮᱛᱮ ᱵᱚᱸᱜᱟ ᱵᱳᱨᱳ ᱴᱷᱮᱱ ᱥᱟᱶᱛᱮ ᱞᱩᱜᱩ ᱵᱟᱵᱟ ᱞᱩᱜᱩ ᱟᱭᱳ ᱡᱟᱦᱟᱸ ᱛᱤᱱᱟᱹᱜ ᱜᱮ

ᱨᱮᱞᱟᱣ ᱟᱠᱟ ᱜᱮ ᱢᱮᱱᱟᱜ ᱠᱚᱣᱟ ᱥᱟᱹᱨᱤ ᱜᱮ ᱚᱱᱠᱟ ᱵᱩᱡᱷᱟᱹᱜ ᱠᱟᱱᱟ ᱱᱤᱭᱟᱹ ᱵᱟᱨ ᱫᱚ ᱜᱚᱴᱟ ᱫᱤᱥᱚᱢ ᱦᱚᱲ ᱢᱟᱱᱮ ᱥᱮᱴᱮᱨ ᱟᱠᱟᱱᱟ ᱠᱚ ᱜᱚᱴᱟ ᱯᱟᱲᱟ ᱥᱮᱱ ᱠᱷᱚᱱ ᱢᱤᱫᱴᱟᱝ ᱠᱟᱛᱮ ᱨᱮᱦᱚᱸ ᱜᱟᱹᱰᱤ ᱦᱮᱡ ᱟᱠᱟᱱ ᱜᱮᱭᱟ ᱢᱟᱱᱮ ᱜᱚᱴᱟ ᱵᱤᱦᱟᱨ ᱵᱮᱝᱜᱚᱞ ᱩᱲᱤᱥᱥᱟ ᱟᱥᱟᱢ ᱜᱚᱴᱟ ᱥᱮᱫᱤᱡ ᱦᱚᱲ ᱠᱚ ᱧᱮᱞᱚᱜ ᱠᱟᱱᱟ ᱵᱩᱨᱩ ᱪᱮᱛᱟᱱ ᱡᱟᱦᱟᱸᱭ ᱵᱟᱝ ᱠᱚ ᱨᱟᱠᱟᱵ ᱫᱟᱲᱮᱭᱟᱜᱼᱟ ᱫᱷᱤᱨᱤ ᱫᱚᱞᱟᱱ ᱛᱮ ᱩᱱᱠᱩ ᱠᱚᱫᱚ ᱞᱟᱛᱟᱨ ᱨᱮᱜᱮ ᱠᱚ ᱵᱚᱸᱜᱟ ᱵᱩᱨᱩᱭᱟ ᱜᱚᱥᱟᱬᱮ ᱢᱟᱹᱡᱷᱤ ᱛᱷᱟᱱ ᱨᱮ ᱱᱚᱜᱼᱚᱭ ᱱᱚᱝᱠᱟ ᱨᱮᱞᱟᱣ ᱟᱠᱟᱱᱟ ᱠᱚ ᱞᱟᱭᱤᱱ ᱟᱠᱟᱱᱟ ᱠᱚ ᱡᱮᱛᱮ ᱦᱚᱲ ᱞᱟᱛᱟᱨ ᱨᱮ ᱵᱚᱸᱜᱟ ᱵᱩᱨᱩ ᱞᱟᱹᱜᱤᱫ ᱛᱮ ᱜᱚᱰ ᱡᱚᱦᱟᱨᱚᱜ ᱞᱟᱹᱜᱤᱫ ᱛᱮ ᱟᱨ ᱱᱚᱜᱼᱚᱭ ᱛᱟᱨᱟ ᱚᱱᱟ ᱨᱮᱭᱟᱜ ᱫᱩᱣᱟᱹᱨ ᱫᱚ ᱱᱟᱦᱟᱜ ᱱᱚᱜᱼᱚᱭ ᱵᱟᱦᱟ ᱛᱮᱠᱚ ᱫᱩᱣᱟᱹᱨ ᱠᱚ ᱥᱟᱡᱟᱣ ᱟᱠᱟᱫᱼᱟ ᱱᱚᱜᱼᱚᱭ ᱱᱚᱰᱮ ᱯᱩᱞᱤᱥ ᱠᱚ ᱢᱮᱱᱟᱜ ᱠᱚᱣᱟ ᱱᱚᱰᱮ ᱪᱮᱠᱤᱝ ᱠᱟᱛᱮᱫ ᱡᱚᱛᱚ ᱦᱚᱲ ᱠᱚ ᱠᱷᱟᱹᱲᱮᱫ ᱠᱚᱣᱟ ᱵᱚᱸᱜᱟ ᱵᱩᱨᱩ ᱞᱟᱹᱜᱤᱫ ᱱᱤᱛᱚᱜ ᱟᱞᱮ ᱦᱚᱸᱞᱮ ᱜᱚᱰ ᱡᱚᱦᱟᱨᱚᱜᱼᱟ ᱟᱨ ᱱᱤᱛᱚᱝ ᱞᱮ ᱟᱞᱮ ᱦᱚᱸ ᱢᱟᱺᱡᱷᱤ ᱛᱷᱟᱱ ᱜᱚᱥᱟᱬᱮ ᱴᱷᱮᱱ ᱞᱮ ᱵᱚᱞᱚᱱ ᱞᱟᱹᱜᱤᱫᱼᱟ ᱟᱨ ᱟᱹᱰᱤ ᱡᱤᱞᱤᱧ ᱞᱟᱭᱤᱱ ᱠᱚ ᱢᱮᱱᱟᱜᱼᱟ ᱚᱱᱟ ᱞᱟᱹᱜᱤᱫ ᱦᱟᱱᱛᱮ ᱨᱮ ᱞᱟᱭᱤᱱ ᱞᱟᱜᱟᱜ ᱞᱟᱹᱜᱤᱫ ᱛᱮᱞᱮ ᱥᱮᱱᱚᱜ ᱠᱟᱱᱟ ᱟᱨ ᱡᱚᱛᱚ ᱦᱚᱲ ᱜᱮ ᱩᱱᱟᱹᱜ ᱥᱟᱺᱜᱤᱧ ᱥᱟᱺᱜᱤᱧ ᱠᱷᱚᱱ ᱦᱮᱡ ᱟᱠᱟᱱᱟ ᱠᱚ ᱜᱚᱰ ᱡᱚᱦᱟᱨᱚᱜ ᱞᱟᱹᱜᱤᱫ ᱛᱮ ᱟᱫᱚ ᱚᱱᱠᱟ ᱜᱮ ᱯᱟᱹᱨᱤ ᱯᱟᱹᱨᱤ ᱛᱮ ᱡᱚᱛᱚ ᱦᱚᱲ ᱵᱚᱸᱜᱟᱼᱵᱩᱨᱩ ᱠᱚᱲᱟ

ᱚᱲᱟᱜ ᱠᱷᱚᱱᱟᱝ ᱪᱷᱚᱞᱟ ᱞᱚᱦᱚᱫ ᱟᱨ ᱨᱩᱴᱤ ᱠᱚ ᱩᱛᱩ ᱠᱚ ᱟᱹᱜᱩ ᱛᱟᱨᱟ ᱞᱮᱫ ᱛᱟᱦᱮᱸᱫ ᱟᱞᱮ ᱟᱫᱚ ᱚᱱᱟ ᱠᱚ ᱠᱟᱹᱴᱤᱡ ᱞᱮ ᱡᱚᱢ ᱧᱚᱜᱟ ᱟᱨ ᱚᱱᱟ ᱛᱟᱭᱚᱢ ᱫᱟᱠᱟ ᱡᱚᱢ ᱞᱮ ᱪᱟᱞᱟᱜᱼᱟ ᱪᱮᱫᱟᱜ ᱥᱮ ᱥᱮᱛᱟᱜ ᱠᱷᱚᱱᱟᱝ ᱩᱯᱟᱹᱥ ᱛᱮ ᱨᱮᱸᱜᱮᱡ ᱛᱮ ᱢᱮᱱᱟᱜ ᱟᱠᱟᱫ ᱞᱮᱭᱟ ᱟᱫᱚ ᱚᱱᱟᱛᱮ ᱠᱟᱹᱴᱤᱡ ᱞᱮ ᱡᱚᱢ ᱧᱚᱜᱮᱜᱼᱟ ᱱᱤᱛᱚᱝ ᱵᱚᱸᱜᱟ ᱵᱳᱨᱳ ᱦᱩᱭᱮᱱ ᱛᱟᱭᱚᱢ ᱟᱨ ᱱᱚᱣᱟ ᱠᱚ ᱡᱚᱢ ᱵᱟᱲᱟ ᱠᱟᱛᱮᱫ ᱟᱨ ᱞᱟᱛᱟᱨ ᱯᱟᱦᱴᱟ ᱞᱮ ᱟᱬᱜᱚᱱᱟ ᱱᱤᱛᱚᱜ ᱫᱚ ᱱᱟᱦᱟᱜ ᱫᱚᱨᱵᱟᱨ ᱪᱟᱹᱴᱟᱹᱱᱤ ᱨᱮᱞᱮ ᱫᱩᱲᱩᱵ ᱟᱠᱟᱱᱟ ᱱᱚᱰᱮ ᱠᱟᱹᱴᱤᱡ ᱠᱟᱹᱴᱤᱡ ᱠᱟᱹᱴᱤᱡ ᱞᱮ ᱡᱚᱢ ᱧᱚᱜᱮᱜᱼᱟ ᱟᱨ ᱞᱟᱛᱟᱨ ᱥᱮᱫ ᱪᱟᱞᱟᱣ ᱠᱟᱛᱮᱫ ᱟᱨ ᱫᱟᱠᱟ ᱞᱮ ᱡᱚᱢᱟ ᱱᱤᱛᱚᱝ ᱛᱤᱠᱤᱱ ᱫᱟᱠᱟ ᱟᱨ ᱫᱟᱠᱟ ᱡᱚᱢ ᱞᱮ ᱦᱮᱡ ᱮᱱᱟ ᱱᱚᱜᱼᱚᱭ ᱯᱟᱛᱲᱟ ᱠᱚᱠᱚ ᱮᱢ ᱟᱠᱟᱫ ᱞᱮᱭᱟ ᱫᱟᱠᱟ ᱥᱚᱵᱽᱡᱤ ᱯᱟᱯᱚᱲ ᱫᱟᱹᱞ

ᱱᱤᱛᱚᱝ ᱫᱚ ᱫᱚᱠᱟᱱ ᱠᱚᱞᱮ ᱧᱮᱞᱮᱜᱼᱟ ᱪᱮᱫ ᱠᱚᱠᱚ ᱫᱚᱠᱟᱱ ᱟᱠᱟᱜᱼᱟ ᱟᱨ ᱥᱟᱢᱟᱱ ᱠᱚ ᱠᱟᱹᱴᱤᱡ ᱞᱮ ᱦᱟᱛᱟᱣᱟ ᱟᱨ ᱟᱹᱰᱤ ᱰᱷᱮᱨ ᱜᱮ ᱫᱚᱠᱟᱱ ᱛᱟᱦᱮᱸ ᱞᱮᱱᱟ ᱢᱮᱱᱠᱷᱟᱱ ᱱᱤᱭᱟᱹ ᱥᱮᱨᱢᱟ ᱫᱚ ᱟᱹᱰᱤ ᱪᱮᱦᱨᱟ ᱠᱮᱜᱼᱟ ᱠᱚ ᱞᱩᱜᱽᱲᱤ ᱫᱚᱠᱟᱱ ᱠᱚ ᱥᱟᱢᱟᱱ ᱫᱚᱠᱟᱱ ᱠᱚ ᱢᱤᱫ ᱯᱟᱦᱴᱟ ᱞᱟᱹᱰᱩ ᱫᱚᱠᱟᱱ ᱡᱚᱢ ᱞᱟᱹᱜᱤᱫ ᱛᱮ ᱢᱤᱫ ᱯᱟᱦᱴᱟ ᱢᱟᱱᱮ ᱟᱞᱟᱜᱽ ᱟᱞᱟᱜᱽ ᱵᱷᱮᱜᱟᱨ ᱵᱷᱮᱜᱟᱨ ᱠᱮᱜᱼᱟ ᱠᱚ ᱢᱟᱲᱟᱝ ᱠᱷᱚᱱ ᱱᱤᱭᱟᱹ ᱵᱟᱨᱟᱜ ᱱᱤᱛᱚᱝ ᱫᱚ ᱟᱹᱰᱤ ᱪᱮᱦᱨᱟ ᱠᱮᱜᱼᱟ ᱠᱚ ᱟᱨ ᱱᱚᱰᱮ ᱱᱚᱜᱼᱚᱭ ᱛᱩᱢᱫᱟᱜ ᱠᱚ ᱚᱰᱚᱠ ᱟᱠᱟᱜᱼᱟ ᱠᱚ ᱟᱨ ᱟᱵᱚᱣᱟᱜ ᱥᱟᱱᱛᱟᱲᱟᱜ ᱥᱟᱯᱟᱵ ᱠᱚ ᱡᱟᱦᱟᱸ ᱛᱤᱱᱟᱹᱜ ᱢᱮᱱᱟᱜᱼᱟ ᱡᱚᱛᱚ ᱞᱮᱠᱟᱱᱟᱜ ᱜᱮ ᱛᱟᱦᱮᱸ ᱞᱮᱱᱟ ᱞᱩᱜᱽᱲᱤ ᱞᱟᱯᱚ ᱯᱩᱛᱷᱤ ᱠᱚ ᱥᱮ ᱟᱜ ᱥᱟᱨ ᱠᱟᱹᱯᱤ ᱜᱩᱰᱭᱟᱹ ᱛᱩᱢᱫᱟᱜ ᱴᱟᱢᱟᱠ ᱥᱟᱱᱟᱢ ᱞᱮᱠᱟᱱᱟᱜ ᱥᱟᱢᱟᱱ ᱛᱟᱦᱮᱸ ᱞᱮᱱ ᱛᱟᱦᱮᱸ ᱠᱟᱱᱟ ᱞᱟᱭᱤᱱ ᱞᱟᱭᱤᱱ ᱛᱮ ᱛᱷᱟᱹᱠᱤ ᱨᱟᱠᱟᱵ ᱟᱠᱟᱫ ᱠᱚ ᱞᱟᱹᱰᱩ ᱠᱚ ᱟᱹᱰᱤ ᱥᱤᱵᱤᱞ ᱟᱹᱰᱤ ᱢᱟᱨᱟᱝ ᱢᱟᱨᱟᱝ ᱞᱟᱹᱰᱩ ᱮᱠᱫᱚᱢ ᱦᱟᱴᱟᱜ ᱞᱮᱠᱟ ᱢᱟᱨᱟᱝ ᱛᱮ ᱞᱟᱹᱰᱩ ᱫᱚᱠᱟᱱ ᱠᱚ ᱛᱟᱦᱮᱸ ᱞᱮᱱᱟ ᱡᱮᱛᱮ ᱦᱮᱲᱮᱢ ᱞᱟᱹᱰᱩ ᱜᱮ ᱪᱤᱱᱤ ᱞᱟᱹᱰᱩ ᱜᱮ ᱢᱮᱱᱟᱜᱼᱟ ᱟᱨ ᱟᱹᱰᱤ ᱥᱤᱵᱤᱞ ᱛᱟᱦᱮᱸ ᱞᱮᱱᱟ ᱡᱚᱢ ᱵᱤᱰᱟᱹᱣ ᱠᱮᱜᱼᱟ ᱞᱮ ᱱᱚᱜᱼᱚᱭ ᱛᱟᱨᱟ ᱟᱜ ᱞᱮ ᱦᱟᱛᱟᱣ ᱚᱱᱟ ᱠᱟᱹᱦᱤᱭᱟᱛᱮ ᱥᱟᱱᱛᱤ ᱛᱮᱵᱚᱱ ᱛᱟᱦᱮᱱᱟ ᱟᱨ ᱱᱤᱛᱚᱜ ᱡᱷᱟᱨᱱᱟ ᱥᱮᱫ ᱞᱮ ᱪᱟᱞᱟᱜ ᱠᱟᱱᱟ ᱟᱨ ᱟᱹᱰᱤ ᱥᱚᱠᱛᱚ ᱵᱷᱤᱲ ᱜᱮᱭᱟ ᱮᱴᱟᱜ ᱥᱮᱫ ᱛᱟᱲᱟᱢ ᱠᱚᱭᱚᱜ ᱠᱟᱛᱮ ᱛᱟᱲᱟᱢ ᱦᱚᱸ ᱵᱟᱭ ᱜᱟᱱᱚᱜᱼᱟ ᱮᱠᱫᱚᱢ ᱯᱩᱨᱟᱹ ᱠᱟᱹᱴᱤᱡ ᱦᱚᱸ ᱡᱟᱭᱜᱟ ᱜᱮ ᱵᱟᱭ ᱧᱟᱢᱚᱜ ᱠᱟᱱᱟ ᱛᱟᱲᱟᱢ ᱞᱟᱹᱜᱤᱫ ᱩᱱᱟᱹᱜ ᱥᱚᱠᱛᱚ ᱱᱤᱭᱟᱹ ᱵᱟᱨ ᱫᱚ ᱵᱷᱤᱲᱟ